ᱯᱮ ᱧᱮᱞᱮᱜᱼᱟ ᱱᱚᱣᱟ ᱢᱟᱲᱟᱝ ᱥᱮᱱᱟᱜ ᱡᱟᱦᱟᱸ ᱵᱷᱤᱭᱩ ᱯᱮ ᱧᱮᱞᱮᱜᱼᱟ ᱱᱚᱣᱟ ᱫᱚ ᱦᱩᱭᱩᱜ ᱠᱟᱱᱟ ᱡᱟᱦᱟᱸ ᱪᱮᱛᱟᱱ ᱥᱮᱱ ᱧᱮᱞ ᱫᱟᱲᱮᱭᱟᱜ ᱠᱟᱱᱟ ᱯᱮ ᱱᱚᱛᱮ ᱱᱚᱣᱟ ᱫᱚ ᱦᱩᱭᱩᱜ ᱠᱟᱱᱟ ᱟᱵᱚ ᱩᱫᱚᱭᱜᱤᱨᱤ ᱟᱨ ᱠᱷᱚᱸᱰᱚᱜᱤᱨᱤ ᱩᱫᱚᱭᱜᱤᱨᱤ ᱠᱚ ᱦᱮᱱᱟᱜᱼᱟ ᱱᱚᱛᱮ ᱱᱚᱣᱟ ᱫᱚ ᱠᱷᱚᱸᱰᱚᱜᱤᱨᱤ ᱩᱫᱚᱭᱜᱤᱨᱤ

ᱩᱫᱚᱭᱜᱤᱨᱤ ᱯᱟᱥᱴᱟ ᱚᱱᱟ ᱯᱟᱥᱴᱟ ᱜᱚᱴᱟ ᱜᱮᱠᱚ ᱴᱤᱠᱚᱴ ᱥᱤᱥᱴᱚᱢ ᱟᱠᱟᱫᱼᱟ ᱚᱱᱟᱛᱮ ᱴᱤᱠᱚᱴ ᱠᱟᱛᱮᱫ ᱧᱮᱞ ᱵᱟᱞᱮ ᱧᱮᱞᱮᱜᱼᱟ ᱟᱨ ᱫᱚᱢᱮ ᱵᱷᱤᱲᱚ ᱠᱷᱟᱹᱛᱤᱨ ᱛᱮ ᱵᱟᱞᱮ ᱵᱚᱞᱚᱜ ᱠᱟᱱᱟ ᱵᱚᱞᱚ ᱦᱚᱸ ᱴᱤᱠᱚᱴ ᱠᱟᱣᱴᱟᱨ ᱦᱚᱸ ᱫᱚᱢᱮ ᱵᱷᱤᱲᱚ ᱦᱮᱱᱟᱜᱼᱟ

ᱟᱨ ᱮᱱᱡᱚᱭ ᱛᱟᱵᱚᱱ ᱯᱮ ᱱᱚᱣᱟ ᱠᱷᱚᱸᱰᱚᱜᱤᱲᱤ ᱢᱮᱲᱟ ᱡᱟᱦᱟᱸᱭ ᱠᱚ ᱵᱟᱯᱮ ᱦᱮᱡ ᱫᱟᱲᱮᱭᱟᱜ ᱠᱟᱱᱟ ᱱᱚᱣᱟ ᱤᱭᱩᱴᱩᱵᱽ ᱢᱟᱫᱽᱫᱷᱚᱢ ᱛᱮᱜᱮ ᱱᱟᱜ ᱡᱚᱲᱟᱣ ᱛᱟᱦᱮᱸ ᱛᱟᱵᱚᱱ ᱯᱮ ᱱᱚᱣᱟ ᱠᱷᱚᱸᱰᱚᱜᱤᱲᱤ ᱢᱮᱲᱟ ᱨᱮ ᱢᱟ ᱛᱚᱵᱮ ᱢᱟᱲᱟᱝ ᱥᱮᱫ ᱧᱮᱞ ᱛᱟᱵᱚᱱ ᱯᱮ ᱧᱮᱞ ᱛᱟᱵᱚᱱ ᱯᱮ ᱢᱟᱲᱟᱝ ᱥᱮᱫ ᱛᱤᱱᱟᱹᱜ ᱵᱷᱤᱲᱚ ᱦᱮᱱᱟᱜᱼᱟ ᱢᱟᱲᱟᱝ ᱥᱮᱫ ᱫᱚᱢᱮ ᱵᱷᱤᱲᱚ ᱱᱤᱛᱚᱜ ᱢᱟ ᱱᱟᱜ ᱟᱞᱮ ᱛᱟᱨᱟᱥᱤᱧ ᱞᱮ ᱦᱮᱡ ᱟᱠᱟᱱᱟ ᱫᱩᱭᱴᱟ ᱜᱟᱱ ᱠᱚᱥᱮᱱ ᱞᱮ ᱦᱮᱡ ᱟᱠᱟᱱᱟ ᱫᱩᱭᱴᱟ ᱜᱟᱱ ᱠᱚ ᱥᱮᱱ ᱧᱮᱞ ᱫᱟᱲᱮᱭᱟᱜ ᱠᱟᱱᱟ ᱯᱮ ᱛᱤᱱᱟᱹᱜ ᱵᱷᱤᱲᱚ ᱦᱮᱱᱟᱜᱼᱟ ᱟᱨᱦᱚᱸ ᱢᱟᱲᱟᱝ ᱥᱮᱱ ᱢᱟᱱᱮ ᱛᱟᱨᱟᱥᱤᱧ ᱟᱹᱭᱩᱵ ᱛᱮᱫᱚ ᱱᱟᱦᱟᱜ ᱛᱤᱱᱟᱹᱜ ᱵᱷᱤᱲᱚ ᱛᱟᱦᱮᱱᱟ ᱟᱨᱦᱚᱸ ᱴᱷᱤᱠᱟᱹ ᱫᱟᱲᱮᱭᱟᱜ ᱠᱟᱱᱟ ᱯᱮ ᱢᱟᱲᱟᱝ ᱥᱮᱱ ᱧᱮᱞ ᱛᱟᱵᱚᱱ ᱯᱮ ᱵᱷᱤᱰᱤᱭᱳ ᱟᱨ ᱱᱚᱣᱟ ᱯᱮ ᱧᱮᱞ ᱫᱟᱲᱮᱭᱟᱜ ᱠᱟᱱᱟ ᱱᱚᱛᱮ ᱛᱤᱱᱟᱹᱜ ᱵᱷᱤᱲᱚ ᱦᱮᱱᱟᱜᱼᱟ ᱵᱚᱞᱚ ᱪᱟᱞᱟᱜ ᱟᱯᱮ ᱢᱟᱱᱮ ᱵᱟᱱᱟᱨ ᱯᱟᱥᱴᱟ ᱨᱮ ᱡᱟᱦᱟᱸ ᱫᱚᱠᱟᱱ ᱠᱚ ᱦᱮᱱᱟᱜᱼᱟ ᱚᱱᱟ ᱫᱚᱠᱟᱱ ᱠᱚᱯᱮ ᱧᱮᱞ ᱫᱟᱲᱮᱭᱟᱜᱼᱟ ᱫᱚᱠᱟᱱ ᱠᱚ ᱵᱷᱮᱨᱟᱭᱴᱤ ᱯᱨᱚᱠᱟᱨ ᱨᱮᱭᱟᱜ ᱡᱤᱱᱤᱥ ᱠᱚᱠᱚ ᱟᱹᱜᱩ ᱠᱟᱜᱼᱟ

ᱢᱟᱱᱮ ᱫᱚᱢᱮ ᱵᱷᱤᱲᱚ ᱛᱟᱦᱮᱱᱟ ᱱᱚᱣᱟ ᱫᱚ ᱚᱲᱟᱜ ᱨᱮ ᱡᱟᱦᱟᱸ ᱟᱵᱚ ᱥᱟᱢᱟᱱ ᱠᱚᱵᱚ ᱥᱟᱡᱟᱣᱮᱫᱼᱟ ᱚᱱᱟ ᱠᱚ ᱱᱚᱰᱮ ᱧᱮᱞ ᱫᱟᱲᱮᱭᱟᱜᱼᱟ ᱯᱮ ᱱᱚᱣᱟ ᱫᱷᱟᱨᱮ ᱫᱷᱟᱨᱮ ᱛᱮ ᱜᱚᱴᱟ ᱜᱮ ᱱᱚᱝᱠᱟ ᱫᱚᱠᱟᱱ ᱠᱚ ᱵᱟᱹᱭᱥᱟᱹᱣ ᱠᱟᱜᱼᱟ ᱱᱚᱰᱮ ᱟᱨ ᱱᱚᱰᱮ ᱱᱟᱦᱟᱜ ᱢᱟᱱᱮ ᱟᱹᱭᱩᱵ ᱠᱚᱦᱚᱸ ᱫᱚᱢᱮ ᱵᱷᱤᱲᱚ ᱛᱟᱦᱮᱱᱟ ᱡᱟᱦᱟᱸ ᱵᱟᱲᱟᱭ ᱠᱟᱜ ᱯᱮ ᱜᱳᱣᱨᱤ ᱜᱚᱬᱚ ᱱᱟᱴᱭᱚ ᱨᱮ ᱡᱟᱦᱟᱸᱭ ᱟᱵᱚ ᱨᱟᱱᱤ ᱯᱚᱸᱰᱟ ᱦᱮᱱᱟᱭᱟ ᱵᱷᱤᱰᱤᱭᱳ ᱠᱚᱨᱮ ᱯᱮ ᱧᱮᱞᱮᱫ ᱜᱮᱭᱟ ᱱᱟᱦᱟᱜ ᱯᱟᱞᱮᱫ ᱚᱱᱟ ᱨᱟᱱᱤ ᱯᱚᱸᱰᱟ ᱦᱟᱜ ᱯᱩᱨᱟᱹ ᱥᱩᱯᱟᱨ ᱦᱤᱴ ᱡᱟᱦᱟᱸ ᱡᱟᱦᱟᱸ ᱡᱟᱛᱨᱟ ᱦᱮᱱᱟᱜᱼᱟ ᱚᱱᱟ ᱡᱟᱦᱟᱸ ᱠᱷᱚᱸᱰᱚᱜᱤᱨᱤ ᱢᱮᱞᱟ ᱨᱮ ᱡᱟᱦᱟᱸ ᱦᱟᱭᱞᱟᱭᱤᱴ ᱡᱟᱛᱨᱟ ᱡᱟᱦᱟᱸ ᱟᱵᱚ ᱨᱟᱱᱤ ᱯᱚᱱᱰᱟ ᱠᱚ ᱠᱷᱚᱸᱰᱚᱜᱤᱨᱤ ᱢᱚᱱᱟ ᱚᱱᱟ ᱡᱟᱛᱨᱟ ᱧᱩᱛᱩᱢ ᱦᱩᱭᱩᱜ ᱠᱟᱱᱟ ᱟᱨ ᱢᱟᱲᱟᱝ ᱥᱮᱱ ᱡᱟᱛᱨᱟ ᱧᱮᱞ ᱠᱚᱢᱟ ᱦᱟᱸᱜ ᱵᱟᱝ ᱦᱮᱡ ᱦᱩᱭ ᱫᱟᱲᱮᱭᱟᱜ ᱠᱟᱱᱟ ᱟᱨ ᱢᱟᱲᱟᱝ ᱥᱮᱱ ᱧᱮᱞ ᱛᱟᱵᱚᱱ ᱯᱮ ᱵᱷᱤᱛᱤᱨ ᱥᱮᱱ ᱫᱚ ᱱᱟᱦᱟᱜ ᱞᱮ ᱵᱚᱞᱚᱱᱟ ᱥᱮ ᱵᱟᱝ ᱦᱟᱱᱟ ᱠᱷᱚᱸᱰᱚᱜᱤᱨᱤ ᱩᱫᱚᱭᱜᱤᱨᱤ ᱠᱚ ᱥᱮᱱ ᱫᱚ ᱪᱮᱫᱟᱜ ᱥᱮ ᱛᱮᱦᱮᱧ ᱫᱚ ᱟᱹᱰᱤᱜᱟᱱ ᱵᱷᱤᱲᱚ ᱦᱮᱱᱟᱜᱼᱟ ᱜᱚᱴᱟ ᱢᱟᱱᱮ ᱱᱤᱛᱚᱜ ᱡᱟᱦᱟᱸ ᱠᱷᱚᱸᱰᱚᱜᱤᱨᱤ ᱢᱮᱲᱟ ᱡᱚᱠᱷᱟᱜ ᱫᱚ ᱫᱚᱢᱮ ᱵᱷᱤᱲᱚ ᱛᱟᱦᱮᱱᱟ ᱜᱚᱴᱟ ᱟᱨ ᱫᱟᱬᱟ ᱦᱚᱸ ᱠᱟᱹᱴᱤᱡ ᱩᱱᱟᱹᱜ ᱥᱩᱠ ᱵᱟᱭ ᱵᱩᱡᱷᱟᱹᱜᱼᱟ ᱜᱚᱴᱟ ᱜᱮ ᱵᱷᱤᱲᱚ ᱛᱟᱦᱮᱱᱟ ᱚᱱᱟ ᱠᱷᱟᱹᱛᱤᱨ ᱛᱮ ᱟᱨ ᱱᱚᱰᱮ ᱫᱚ ᱱᱚᱜᱼᱚᱭ ᱱᱚᱝᱠᱟ ᱧᱮᱞ ᱫᱟᱲᱮᱭᱟᱜ ᱠᱟᱱᱟ ᱯᱮ ᱱᱚᱣᱟ ᱟᱵᱚ ᱡᱟᱦᱟᱸ ᱵᱮᱯᱟᱨᱤ ᱠᱚ ᱟᱠᱚ ᱵᱮᱯᱟᱨ ᱞᱟᱹᱜᱤᱫ ᱜᱮ ᱱᱚᱰᱮ ᱠᱚ ᱟᱹᱜᱩ ᱠᱟᱜᱼᱟ ᱠᱚ ᱟᱨ ᱫᱟᱬᱟ ᱦᱚᱸᱠᱚ ᱫᱟᱬᱟᱭᱟ ᱦᱚᱲ ᱦᱚᱸ ᱱᱚᱛᱮ ᱦᱤᱸᱰᱚᱞ ᱠᱚ ᱤᱭᱟᱹ ᱠᱚ ᱦᱮᱱᱟᱜᱼᱟ ᱨᱟᱢᱫᱚᱲᱤ ᱠᱚ ᱯᱨᱟᱭ ᱱᱚᱰᱮ ᱫᱚ ᱠᱷᱚᱸᱰᱚᱜᱤᱨᱤ ᱫᱚ ᱯᱨᱟᱭ ᱵᱷᱤᱲᱚ ᱛᱟᱦᱮᱱᱟ ᱡᱟᱦᱟᱸᱭ ᱴᱩᱨᱤᱥᱴ ᱠᱚᱠᱚ ᱦᱤᱡᱩᱜᱼᱟ ᱚᱱᱟ ᱥᱟᱶᱛᱮ ᱱᱚᱣᱟ ᱠᱷᱚᱸᱰᱚᱜᱤᱨᱤ ᱢᱮᱞᱟ ᱱᱤᱛᱚᱜ ᱱᱟᱦᱟᱜ ᱪᱟᱹᱞᱩ ᱠᱟᱱᱟ ᱱᱚᱣᱟ ᱠᱷᱚᱸᱰᱚᱜᱤᱨᱤ ᱢᱮᱞᱟ ᱠᱷᱟᱹᱛᱤᱨ ᱛᱮ ᱟᱨᱦᱚᱸ ᱟᱹᱰᱤᱜᱟᱱ ᱱᱚᱝᱠᱟ ᱜᱮ

ᱟᱨ ᱱᱤᱛᱚᱜ ᱢᱟ ᱦᱟᱸᱜ ᱟᱹᱭᱩᱵ ᱟᱹᱣᱨᱤ ᱟᱹᱭᱩᱵᱚᱜᱼᱟ ᱟᱹᱭᱩᱵ ᱞᱮᱠᱷᱟᱱ ᱢᱟ ᱟᱨᱦᱚᱸ ᱛᱟᱹᱦᱩ ᱵᱩᱰᱟ ᱛᱟᱦᱮᱱᱟ ᱧᱮᱞᱮᱜᱼᱟ ᱱᱚᱣᱟ ᱢᱟᱲᱟᱝ ᱥᱮᱱᱟᱜ ᱡᱟᱦᱟᱸ ᱵᱷᱤᱭᱩ ᱯᱮ ᱧᱮᱞᱮᱜᱼᱟ ᱱᱚᱣᱟ ᱫᱚ ᱦᱩᱭᱩᱜ ᱠᱟᱱᱟ ᱡᱟᱦᱟᱸ ᱪᱮᱛᱟᱱ ᱥᱮᱱ ᱧᱮᱞ ᱫᱟᱲᱮᱭᱟᱜ ᱠᱟᱱᱟ ᱯᱮ ᱱᱚᱛᱮ ᱱᱚᱣᱟ ᱫᱚ ᱦᱩᱭᱩᱜ ᱠᱟᱱᱟ ᱟᱵᱚ ᱩᱫᱚᱭᱜᱤᱨᱤ ᱟᱨ ᱠᱷᱚᱸᱰᱚᱜᱤᱨᱤ ᱩᱫᱚᱭᱜᱤᱨᱤ ᱠᱚ ᱦᱮᱱᱟᱜᱼᱟ ᱱᱚᱛᱮ ᱱᱚᱣᱟ ᱫᱚ ᱠᱷᱚᱸᱰᱚᱜᱤᱨᱤ ᱩᱫᱚᱭᱜᱤᱨᱤ ᱱᱚᱣᱟ ᱯᱮ ᱧᱮᱞ ᱫᱟᱲᱮᱭᱟᱜ ᱠᱟᱱᱟ ᱱᱚᱛᱮ ᱱᱚᱛᱮ ᱱᱚᱣᱟ ᱩᱫᱚᱭᱜᱤᱨᱤ ᱠᱚ ᱥᱮᱱ ᱫᱚ ᱦᱟᱸᱜ ᱵᱟᱞᱮ ᱵᱚᱞᱚᱱ ᱠᱟᱱᱟ ᱱᱟᱦᱟᱜ ᱪᱮᱫᱟᱜ ᱥᱮ ᱟᱹᱰᱤᱜᱟᱱ ᱵᱷᱤᱰᱚ ᱦᱮᱱᱟᱜᱼᱟ ᱚᱱᱟ ᱠᱷᱟᱹᱛᱤᱨ ᱵᱟᱞᱮ ᱵᱚᱞᱚᱱ ᱠᱟᱱᱟ ᱟᱨ ᱱᱟᱛᱮ ᱦᱚᱸ ᱱᱤᱛᱚᱜ ᱫᱚ ᱡᱟᱦᱟᱸ ᱤᱭᱟᱹ ᱠᱷᱟᱹᱛᱤᱨ ᱛᱮ ᱱᱚᱣᱟ ᱠᱷᱚᱸᱰᱚᱜᱤᱨᱤ ᱢᱮᱲᱟ ᱠᱷᱟᱹᱛᱤᱨ ᱛᱮ ᱯᱩᱨᱟᱹ